ᱜᱳᱞᱰ ᱢᱮᱰᱮᱞᱤᱥᱴ ᱠᱟᱱᱟᱭ ᱢᱟᱥᱮ ᱦᱟᱭ ᱞᱟᱜᱟᱭ ᱯᱮ ᱦᱮᱞᱳ ᱜᱟᱛᱮ ᱠᱚ ᱡᱚᱛᱚ ᱠᱚ ᱱᱤᱭᱟᱹ ᱚᱠᱛᱚ ᱨᱮ ᱥᱮᱛᱟᱜ ᱡᱚᱦᱟᱨ ᱤᱧ ᱥᱮᱫ ᱠᱷᱚᱱ ᱱᱚᱣᱟ ᱤᱧᱟᱹᱜ ᱵᱞᱚᱜᱥ ᱪᱮᱱᱮᱞ ᱨᱮ ᱡᱚᱛᱚ ᱠᱚᱧ ᱟᱛᱟᱝ ᱫᱟᱨᱟᱢ ᱮᱫ ᱵᱚᱱ ᱠᱟᱱᱟ ᱛᱮᱦᱮᱧ ᱢᱤᱫᱴᱮᱱ ᱱᱟᱣᱟᱱᱟᱜ ᱫᱤᱱ ᱨᱮ ᱛᱚ ᱛᱮᱦᱮᱧ ᱫᱚ ᱠᱟᱱᱟ ᱟᱴ ᱢᱟᱨᱪ ᱟᱨ ᱛᱮᱦᱮᱧ ᱫᱚᱵᱚᱱ ᱵᱟᱲᱟᱭ ᱜᱮᱭᱟ ᱡᱚᱛᱚ ᱠᱚ ᱛᱮᱦᱮᱧ ᱫᱚ ᱤᱱᱴᱟᱨᱱᱮᱥᱱᱟᱞ ᱚᱢᱮᱱᱥ ᱰᱮ ᱠᱟᱱᱟ ᱚᱱᱟ ᱤᱭᱟᱹᱛᱮ ᱛᱤᱱᱟᱹᱜ ᱜᱚᱜᱚ ᱠᱚ ᱤᱧ ᱥᱮᱫ ᱠᱷᱚᱱ ᱡᱚᱛᱚ ᱠᱚ ᱦᱮᱯᱤ ᱳᱢᱮᱱᱥ ᱰᱮ ᱛᱚ ᱯᱟᱥᱮᱡ ᱡᱚᱛᱚ ᱦᱚᱲ ᱵᱚᱱ ᱱᱟᱯᱟᱭ ᱜᱮᱭᱟ ᱵᱮᱥ ᱜᱮᱭᱟ ᱵᱚᱱ ᱛᱚ ᱱᱤᱭᱟᱹ ᱚᱠᱛᱮ ᱨᱮ ᱤᱧ ᱦᱚᱸᱧ ᱵᱮᱥ ᱦᱟᱛᱟᱲ ᱜᱮᱭᱟ ᱛᱚ ᱛᱮᱦᱮᱧ ᱦᱚᱸ ᱢᱤᱫᱴᱮᱱ ᱱᱟᱣᱟ ᱵᱞᱚᱜᱽᱥ ᱵᱷᱤᱰᱭᱳ ᱤᱧ ᱵᱮᱱᱟᱣᱮᱫ ᱠᱟᱱ ᱛᱟᱵᱚᱱᱟ ᱟᱨ ᱫᱟᱭᱟ ᱠᱟᱛᱮ ᱧᱮᱞ ᱤᱫᱤ ᱛᱟᱵᱚᱱ ᱯᱮ ᱠᱟᱨᱚᱱ ᱛᱮᱦᱮᱧ ᱫᱚ ᱤᱱᱴᱟᱨᱱᱮᱥᱱᱟᱞ ᱳᱢᱮᱱᱥ ᱰᱮ ᱠᱟᱱᱛᱮ ᱛᱮᱦᱮᱧ ᱫᱚ ᱳᱢᱮᱱᱥ ᱰᱮ ᱪᱮᱫ ᱞᱮᱠᱟ ᱟᱞᱮ ᱞᱮ ᱥᱮᱞᱮᱵᱨᱮᱴ ᱵᱟᱲᱟᱭᱟ ᱚᱱᱟ ᱠᱚ ᱧᱮᱞ ᱦᱚᱪᱚ ᱵᱚᱱᱟ ᱛᱚ ᱴᱷᱤᱠ ᱜᱮᱭᱟ ᱯᱷᱤᱞᱦᱟᱞ ᱱᱤᱛ ᱢᱟ ᱤᱧ ᱚᱲᱟᱜ ᱨᱮᱫᱚ ᱵᱟᱹᱱᱩᱧᱟ ᱢᱮᱛᱟᱭ ᱢᱮ ᱱᱚᱛᱮ ᱛᱷᱚᱲᱟ ᱵᱟᱨᱦᱮ ᱧᱚᱜ ᱨᱮ ᱢᱤᱱᱟᱹᱧᱟ ᱱᱟᱜᱽᱫᱚᱞ ᱵᱟᱹᱲᱤ ᱨᱮ ᱢᱤᱱᱟᱹᱧᱟ ᱱᱚᱰᱮ ᱜᱤᱧ ᱛᱟᱦᱮᱸ ᱟᱠᱟᱱᱟ ᱦᱚᱞᱟ ᱢᱟᱫᱷᱮᱨ ᱠᱷᱚᱱ ᱢᱤᱱᱟᱹᱧᱟ ᱛᱚ ᱱᱤᱛᱚᱜ ᱚᱲᱟᱜ ᱤᱧ ᱪᱟᱞᱟᱜᱼᱟ ᱟᱨ ᱛᱷᱚᱲᱟ ᱥᱟᱡᱽ ᱥᱟᱯᱲᱟᱣ ᱠᱟᱛᱮᱫ ᱚᱱᱟ ᱳᱢᱮᱱᱥ ᱰᱮ ᱪᱮᱫ ᱞᱮᱠᱟ ᱞᱮ ᱥᱮᱞᱮᱵᱨᱮᱴᱟ ᱚᱱᱟᱧ ᱧᱮᱞ ᱦᱚᱪᱚ ᱵᱚᱱᱟ ᱛᱚ ᱵᱷᱤᱰᱤᱭᱳ ᱨᱮ ᱫᱟᱭᱟ ᱠᱟᱛᱮᱫ ᱠᱚᱱᱴᱤᱱᱤᱭᱩ ᱜᱮ ᱛᱟᱦᱮᱱ ᱛᱟᱵᱚᱱ ᱯᱮ ᱟᱨ ᱯᱩᱨᱟᱹ ᱛᱮ ᱧᱮᱞ ᱛᱟᱵᱚᱱ ᱯᱮ ᱟᱨ ᱜᱟᱛᱮ ᱠᱚᱴᱷᱮᱱ ᱥᱮᱭᱟᱨ ᱦᱚᱸ ᱟᱞᱚᱯᱮ ᱦᱤᱲᱤᱧᱟ ᱛᱚ ᱴᱷᱤᱠ ᱜᱮᱭᱟ ᱢᱟ ᱧᱟᱯᱟᱢ ᱠᱟᱱᱟ ᱵᱚᱱ ᱥᱟᱨᱮᱡ ᱵᱷᱤᱰᱤᱭᱳ ᱨᱮ

ᱥᱚ ᱯᱷᱟᱭᱱᱟᱞᱤ ᱜᱟᱭᱥ ᱚᱲᱟᱜ ᱫᱚᱧ ᱦᱮᱡ ᱮᱱᱟ ᱢᱟᱱᱮ ᱦᱟᱸᱰᱮ ᱠᱷᱚᱱ ᱫᱚᱧ ᱢᱟᱱᱮ ᱪᱟᱢᱯᱟ ᱨᱮ ᱵᱟᱵᱟᱭ ᱛᱟᱦᱮᱸ ᱠᱟᱱᱟ ᱜᱟᱹᱰᱤ ᱫᱚᱧ ᱫᱚᱦᱚ ᱦᱚᱴᱚ ᱟᱫᱮᱭᱟ ᱛᱚ ᱪᱟᱢᱯᱟ ᱠᱷᱚᱱ ᱚᱲᱟᱜ ᱛᱮᱧ ᱥᱮᱴᱮᱨᱚᱜ ᱠᱟᱱᱟ ᱛᱚ ᱴᱷᱤᱠ ᱜᱮᱭᱟ ᱚᱲᱟᱜ ᱤᱧ ᱥᱮᱴᱮᱨ ᱢᱟᱲᱟᱝ ᱞᱮᱱᱜᱮ ᱛᱟᱨᱯᱚᱨ ᱥᱟᱯᱲᱟᱣ ᱵᱟᱲᱟ ᱠᱟᱛᱮ ᱚᱠᱟᱨᱮ ᱚᱱᱟ ᱯᱨᱳᱜᱨᱟᱢ ᱦᱩᱭᱩᱜ ᱠᱟᱱᱟ ᱚᱸᱰᱮ ᱦᱟᱸᱜ ᱤᱫᱤ ᱵᱚᱱᱟ ᱧᱮᱞ ᱦᱚᱪᱚ ᱵᱚᱱᱟ ᱪᱮᱫ ᱞᱮᱠᱟᱞᱮ ᱥᱮᱞᱮᱵᱨᱮᱴ ᱮᱫᱟ ᱛᱚ ᱠᱚᱱᱴᱤᱱᱤᱭᱩ ᱜᱮ ᱛᱟᱦᱮᱱ ᱯᱮ ᱠᱟᱨᱚᱱ ᱵᱷᱤᱰᱤᱭᱳ ᱫᱚ ᱟᱹᱰᱤ ᱫᱷᱟᱢᱟᱠᱟᱫᱟᱨ ᱦᱩᱭᱩᱜ ᱞᱟᱹᱜᱤᱫ ᱠᱟᱱᱟ ᱚᱢᱮᱱᱥ ᱰᱮ ᱢᱮᱛᱟᱜ ᱢᱮ ᱵᱤᱥᱮᱥ ᱜᱮ ᱜᱚᱜᱚ ᱠᱚ ᱱᱤᱭᱮ ᱛᱮᱜᱮ ᱱᱟᱦᱟᱜ ᱚᱱᱟ ᱯᱨᱳᱜᱨᱟᱢ ᱫᱚ ᱦᱩᱭᱩᱜ ᱠᱟᱱᱟ ᱛᱚ ᱴᱷᱤᱠ ᱜᱮᱭᱟ ᱡᱮᱢᱚᱱ ᱠᱚᱱᱴᱤᱱᱤᱭᱩ ᱦᱩᱭᱩᱜ ᱠᱟᱱ ᱠᱷᱟᱱ ᱧᱮᱞ ᱤᱫᱤ ᱛᱟᱵᱚᱱ ᱯᱮ ᱛᱚ ᱩᱥᱟᱹᱨᱟ ᱪᱟᱞᱟᱣ ᱵᱟᱲᱟ ᱜᱚᱫ ᱠᱟᱛᱮᱫ ᱛᱷᱚᱲᱟ ᱯᱷᱨᱮᱥᱚᱜ ᱡᱟᱹᱨᱩᱲᱟ ᱰᱟᱹᱵᱽᱨᱟᱹᱜ ᱡᱟᱹᱨᱩᱲᱟ ᱠᱟᱨᱚᱱ ᱵᱟᱹᱧ ᱰᱟᱹᱵᱽᱨᱟᱹᱣ ᱠᱟᱱᱟ ᱟᱹᱰᱤ ᱥᱤᱛᱩᱝ ᱠᱟᱱᱟ ᱞᱚᱞᱚ ᱠᱟᱱᱟ ᱟᱞᱮ ᱥᱮᱫ ᱫᱚ ᱞᱚᱞᱚ ᱫᱤᱱ ᱛᱤᱭᱟᱹᱜ ᱮᱱᱟ ᱵᱚᱭᱦᱟ ᱟᱯᱮ ᱥᱮᱫ ᱪᱮᱫ ᱞᱮᱠᱟ ᱞᱚᱞᱚ ᱠᱟᱱᱟ ᱥᱮ ᱵᱟᱝ ᱞᱚᱞᱚ ᱠᱟᱱᱟ ᱞᱟᱹᱭ ᱯᱮ ᱦᱩᱭ ᱫᱟᱲᱮᱭᱟᱜᱼᱟ ᱱᱤᱛᱚᱜ ᱡᱮᱠᱮᱴ ᱯᱮ ᱧᱮᱞᱮᱫ ᱛᱤᱧ ᱛᱮ ᱤᱭᱟᱹ ᱯᱮ ᱟᱹᱭᱠᱟᱹᱣ ᱮᱫᱟ ᱢᱮᱱᱠᱷᱟᱱ ᱠᱟᱛᱷᱟ ᱫᱚ ᱱᱚᱣᱟ ᱠᱟᱱᱟ ᱡᱮ ᱦᱚᱞᱟ ᱟᱹᱭᱩᱵ ᱤᱧ ᱥᱮᱱ ᱠᱟᱱᱟ ᱛᱚ ᱛᱚ ᱧᱤᱫᱟᱹ ᱫᱚ ᱵᱟᱭᱤᱠ ᱛᱮ ᱪᱟᱞᱟᱣ ᱨᱮᱭᱟᱲ ᱜᱮ ᱟᱹᱭᱠᱟᱹᱜᱼᱟ ᱛᱚ ᱚᱱᱟ ᱠᱷᱟᱹᱛᱤᱨ ᱛᱮ ᱤᱫᱤ ᱛᱚᱨᱟ ᱞᱮᱫᱼᱟ ᱟᱫᱚ ᱩᱯᱟᱹᱭ ᱵᱟᱹᱱᱩᱜᱼᱟ ᱧᱤᱫᱟᱹ ᱢᱟ ᱪᱟᱵᱟᱭᱮᱱ ᱢᱮᱱᱠᱷᱟᱱ ᱱᱤᱛ ᱢᱟ ᱞᱚᱞᱚ ᱠᱟᱱᱟ ᱟᱫᱚ ᱥᱟᱵ ᱵᱟᱲᱟ ᱢᱟ ᱢᱩᱥᱠᱤᱞ ᱟᱹᱭᱠᱟᱹᱜ ᱠᱟᱱᱟ ᱚᱱᱟᱛᱮᱧ ᱦᱚᱨᱚᱜ ᱠᱟᱫᱟ ᱡᱟᱭᱦᱳᱠ ᱴᱷᱤᱠ ᱜᱮᱭᱟ ᱛᱚ ᱠᱚᱱᱴᱤᱱᱤᱭᱩ ᱜᱮ ᱛᱟᱦᱮᱱ ᱛᱟᱵᱚᱱ ᱯᱮ ᱚᱸᱰᱮᱱᱟᱜ ᱵᱞᱚᱜᱥ ᱠᱚ ᱛᱮᱦᱮᱧ ᱧᱮᱞ ᱦᱚᱪᱚ ᱵᱚᱱᱟ ᱛᱚ ᱫᱟᱫᱟ ᱧᱮᱞ ᱤᱫᱤ ᱛᱟᱵᱚᱱ ᱯᱮ ᱜᱟᱭᱥ ᱚᱲᱟᱜ ᱨᱮ ᱦᱮᱡ ᱠᱟᱛᱮ ᱢᱟ ᱮᱱᱟᱱ ᱨᱮᱜᱮᱧ ᱦᱮᱡ ᱟᱠᱟᱱᱟ ᱛᱚ ᱛᱷᱚᱲᱟ ᱜᱟᱱ ᱜᱤᱛᱤᱡ ᱡᱤᱨᱟᱹᱣ ᱦᱩᱭᱱᱟ ᱠᱟᱨᱚᱱ ᱫᱩᱨᱩᱢ ᱫᱤᱧ ᱠᱟᱱᱟ ᱛᱚ ᱴᱷᱤᱠ ᱜᱮᱭᱟ ᱛᱚ ᱰᱟᱹᱵᱽᱨᱟᱹ ᱥᱟᱯᱷᱟ ᱠᱟᱛᱮ ᱪᱚᱞᱚ ᱵᱚᱱ ᱪᱟᱞᱟᱜᱼᱟ ᱚᱱᱟ ᱳᱢᱮᱱᱥ ᱰᱮ ᱥᱮᱞᱮᱵᱨᱮᱥᱚᱱ ᱚᱠᱟ ᱞᱮᱠᱟ ᱛᱮᱠᱚ ᱢᱟᱱᱟᱣᱟ ᱟᱨ ᱪᱮᱫᱟᱜ ᱵᱚᱱ ᱢᱟᱱᱟᱣᱮᱫ ᱠᱟᱱᱟ ᱚᱱᱟ ᱠᱚ ᱦᱟᱸᱜ ᱟᱵᱚ ᱵᱷᱤᱰᱤᱭᱳ ᱛᱟᱞᱟ ᱨᱮᱜᱮ ᱵᱚᱱ ᱜᱟᱯᱟᱞ ᱢᱟᱨᱟᱣ ᱤᱫᱤᱭᱟ ᱚᱱᱟᱛᱮ ᱵᱷᱤᱰᱤᱭᱳ ᱨᱮ ᱛᱩᱸᱜᱤ ᱜᱮ ᱛᱟᱦᱮᱱ ᱛᱟᱵᱚᱱ ᱯᱮ ᱥᱚᱜᱟᱭ ᱩᱥᱟᱹᱨᱟ ᱩᱥᱟᱹᱨᱟ ᱪᱟᱞᱟᱜ ᱦᱩᱭᱩᱜ ᱠᱟᱱᱟ ᱠᱟᱨᱚᱱ ᱯᱨᱳᱜᱨᱟᱢ ᱢᱟ ᱵᱚᱞᱮ ᱮᱦᱚᱵ ᱟᱠᱟᱱᱟ ᱟᱨ ᱤᱧ ᱢᱟ ᱱᱤᱛᱚᱜ ᱟᱹᱣᱨᱤᱧ ᱪᱟᱞᱟᱜᱼᱟ

ᱧᱮᱞ ᱦᱚᱪᱚ ᱵᱚᱱᱟ ᱯᱚᱨᱮᱛᱮ ᱱᱤᱛᱚᱜ ᱫᱚ ᱫᱟᱹᱲ ᱠᱚᱢᱯᱤᱴᱤᱥᱚᱱ ᱦᱚᱪᱚ ᱠᱚ ᱞᱟᱹᱜᱤᱫ ᱮᱠᱮᱱ ᱜᱚᱜᱚ ᱠᱚ ᱟᱨ ᱢᱤᱫᱴᱮᱡ ᱫᱚ ᱩᱱᱤ ᱫᱚ ᱜᱳᱞᱰ ᱢᱮᱰᱮᱞᱤᱥᱴ ᱠᱟᱱᱟᱭ ᱟᱢ ᱠᱟᱱᱟ ᱢᱮᱱᱟᱜ ᱠᱚᱣᱟ ᱦᱟᱸᱜ ᱟᱭᱢᱟ ᱰᱷᱮᱨ ᱠᱚ ᱧᱮᱧᱮᱞ ᱠᱟᱱᱟ ᱥᱟᱹᱨᱤ ᱥᱟᱹᱨᱤ ᱢᱟᱥᱮ ᱦᱟᱭ ᱞᱟᱜᱟᱭ ᱢᱮ ᱛᱚ ᱴᱷᱤᱠ ᱜᱮᱭᱟ ᱡᱟᱭᱦᱳᱠ ᱤᱧ ᱧᱮᱞ ᱦᱚᱪᱚ ᱵᱚᱱᱟ ᱦᱟᱱᱛᱮ ᱱᱟᱜ

ᱛᱚ ᱱᱩᱠᱩ ᱱᱤᱛᱚᱜ ᱵᱚᱱ ᱧᱮᱞᱮᱫ ᱠᱚ ᱱᱩᱠᱩ ᱫᱚ ᱥᱮᱠᱮᱱᱰ ᱜᱨᱩᱯ ᱨᱮᱱ ᱠᱟᱱᱟ ᱠᱚ

ᱥᱚ ᱜᱟᱭᱥ ᱯᱨᱳᱜᱨᱟᱢ ᱫᱚ ᱦᱟᱸᱜ ᱯᱨᱟᱭ ᱪᱟᱵᱟᱣ ᱟᱠᱟᱱᱟ ᱟᱨ ᱱᱤᱛᱚᱜ ᱢᱤᱫ ᱜᱷᱟᱹᱲᱤᱡ ᱚᱲᱟᱜ ᱥᱮᱫ ᱦᱮᱡ ᱞᱮᱱᱟ ᱛᱚ ᱱᱤᱛᱚᱜ ᱫᱚ ᱡᱚᱢ ᱧᱩ ᱯᱨᱳᱜᱨᱟᱢ ᱠᱚᱜᱮ ᱪᱟᱞᱟᱜ ᱠᱟᱱᱟ ᱛᱚ ᱠᱷᱮᱞᱟ ᱧᱮᱞ ᱦᱚᱪᱚ ᱠᱮᱫ ᱵᱚᱱᱟ ᱛᱚ ᱜᱟᱯᱟᱞ ᱢᱟᱨᱟᱣ ᱵᱚᱱᱟ ᱛᱚ ᱜᱟᱹᱰᱤ ᱨᱮ ᱢᱤᱱᱟᱹᱧᱟ ᱛᱚ ᱚᱸᱰᱮ ᱥᱮᱴᱮᱨ ᱵᱟᱲᱟ ᱞᱟᱹᱜᱤᱫ ᱟᱨ ᱩᱱᱠᱩ ᱛᱩᱞᱩᱡ ᱧᱟᱯᱟᱢ ᱦᱚᱪᱚ ᱠᱤᱱᱟ ᱟᱨ ᱥᱟᱶᱛᱮ ᱛᱮᱦᱮᱧᱟᱜ ᱫᱤᱱ ᱵᱤᱥᱚᱭ ᱛᱮᱦᱚᱸ ᱢᱤᱫ ᱵᱟᱨ ᱵᱚᱱ ᱜᱟᱯᱟᱞ ᱢᱟᱨᱟᱣᱮᱱᱟ ᱪᱮᱫ ᱠᱚᱠᱚ ᱪᱮᱫ ᱟᱫ ᱞᱮᱭᱟ ᱟᱨ ᱪᱮᱫᱟᱜ ᱵᱚᱱ ᱢᱟᱱᱟᱜ ᱠᱟᱱᱟ ᱚᱱᱟ ᱠᱚ ᱡᱚᱛᱚ ᱦᱟᱸᱜ ᱵᱚᱱ ᱧᱮᱞ ᱜᱮᱭᱟ ᱟᱫᱚ ᱠᱚᱱᱴᱤᱱᱤᱭᱩ ᱜᱮ ᱛᱟᱦᱮᱱ ᱛᱟᱵᱚᱱ ᱯᱮ ᱠᱟᱨᱚᱱ ᱵᱷᱤᱰᱤᱭᱳ ᱨᱮᱭᱟᱜ ᱫᱷᱟᱢᱟᱠᱟᱫᱟᱨ ᱫᱚ ᱟᱨᱦᱚᱸ ᱢᱮᱱᱟᱜ ᱜᱮᱭᱟ ᱛᱚ ᱜᱟᱭᱥ ᱯᱨᱳᱜᱨᱟᱢ ᱫᱚ ᱯᱨᱟᱭ ᱪᱟᱵᱟ ᱠᱟᱱᱟ ᱱᱤᱛᱚᱜ ᱫᱚ ᱡᱚᱢ ᱠᱟᱱᱟᱞᱮ ᱠᱷᱤᱪᱲᱤ ᱫᱟᱠᱟ ᱟᱢ ᱫᱚ ᱟᱞᱚᱢ ᱠᱷᱮᱞᱟᱭᱟ ᱟᱨᱦᱚᱸ

ᱵᱟᱲᱟᱭ ᱜᱮᱭᱟᱵᱚᱱ ᱡᱚᱛᱚ ᱦᱚᱲ ᱜᱮ ᱪᱮᱫᱟᱜ ᱵᱚᱱ ᱢᱟᱱᱟᱣᱮᱫ ᱠᱟᱱᱟ ᱥᱮ ᱟᱹᱰᱤ ᱢᱤᱫ ᱵᱟᱨ ᱦᱚᱲ ᱜᱮ ᱵᱟᱵᱚᱱ ᱵᱟᱲᱟᱭᱟ ᱥᱮ ᱱᱤᱭᱟᱹ ᱠᱚ ᱡᱩᱜᱽ ᱨᱮᱫᱚ ᱠᱟᱨᱚᱱ ᱱᱤᱛᱚᱜ ᱵᱟᱵᱚᱱ ᱥᱟᱨᱪ ᱞᱮᱠᱷᱟᱡ ᱜᱩᱜᱳᱞ ᱨᱮᱵᱚᱱ ᱧᱟᱢ ᱫᱟᱲᱮᱭᱟᱜᱼᱟ ᱪᱮᱫᱟᱜ ᱠᱚ ᱢᱟᱱᱟᱣᱟ ᱪᱮᱫ ᱠᱷᱟᱹᱛᱤᱨ ᱛᱮ ᱢᱟᱱᱟᱜ ᱠᱟᱱᱟ ᱢᱮᱛᱟᱜ ᱢᱮ ᱱᱚᱣᱟ ᱳᱢᱮᱱᱥ ᱰᱮ ᱫᱚ ᱯᱨᱟᱭ ᱩᱱᱤᱥᱥᱚ ᱟᱴ ᱥᱟᱞ ᱠᱚᱨᱮ ᱱᱤᱭᱩ ᱤᱭᱚᱨᱠ ᱥᱤᱴᱤ ᱨᱮ ᱟᱭᱢᱟ ᱰᱷᱮᱨ ᱜᱚᱜᱚ ᱠᱚᱠᱚ ᱛᱟᱦᱮᱸ ᱠᱟᱱᱟ ᱠᱟᱹᱢᱤᱭᱮᱫ ᱠᱟᱱ ᱛᱟᱦᱮᱱᱟᱠᱚ ᱟᱨ ᱵᱤᱥᱮᱥ ᱜᱮ ᱦᱟᱹᱡᱽᱨᱤ ᱢᱟᱹᱡᱽᱨᱤ ᱠᱚᱨᱮᱱᱟᱜ ᱠᱚᱢᱯᱞᱮᱱ ᱛᱟᱦᱮᱸ ᱠᱟᱱᱟ ᱢᱮᱛᱟᱜ ᱢᱮ ᱪᱮᱫᱟᱜ ᱤᱠᱩᱞᱟᱭᱤᱡᱽᱰ ᱵᱟᱝ ᱦᱩᱭᱩᱜ ᱠᱟᱱᱟ ᱢᱟᱱᱮ ᱥᱚᱢᱟᱱ ᱪᱮᱫᱟᱜ ᱵᱟᱝ ᱢᱟᱱᱮ ᱡᱚᱛᱚ ᱜᱮ ᱵᱟᱝ ᱠᱚ ᱪᱮᱠᱟ ᱫᱟᱲᱮᱭᱟᱜᱼᱟ ᱜᱚᱜᱚ ᱠᱚ ᱪᱮᱫᱟᱜ ᱟᱠᱚ ᱛᱟᱞᱟ ᱨᱮ ᱤᱠᱩᱞᱟᱭᱤᱡᱽ ᱪᱮᱫ ᱠᱚ ᱢᱮᱛᱟᱜᱼᱟ ᱚᱱᱠᱟᱱᱟᱜ ᱤᱠᱩᱭᱮᱞᱤᱴᱤ ᱵᱟᱹᱱᱩᱜᱼᱟ ᱚᱱᱟ ᱠᱷᱟᱹᱛᱤᱨ ᱛᱮ ᱯᱨᱚᱴᱮᱥᱴ ᱞᱮᱫ ᱠᱚ ᱯᱨᱟᱭ ᱯᱚᱱᱨᱚ ᱦᱟᱡᱟᱨ ᱜᱟᱱ ᱜᱚᱜᱚ ᱦᱚᱲ ᱠᱚ ᱩᱰᱩᱠ ᱞᱮᱱᱟ ᱟᱨ ᱩᱱ ᱠᱷᱚᱱ ᱜᱮ ᱯᱨᱟᱭ ᱱᱚᱣᱟ ᱤᱠᱩᱭᱮᱞᱤᱴᱤ ᱨᱮ ᱦᱮᱡ ᱟᱠᱟᱱᱟ ᱱᱤᱛᱚᱜ ᱟᱵᱚ ᱟᱨᱴᱤᱠᱮᱞ ᱯᱷᱳᱨᱴᱤᱱ ᱠᱷᱚᱱ ᱮᱭᱤᱴᱤᱱ ᱫᱷᱟᱹᱵᱤᱡ ᱵᱚᱱ ᱯᱟᱲᱦᱟᱣ ᱞᱮᱠᱷᱟᱡ ᱚᱸᱰᱮ ᱵᱚᱱ ᱧᱮᱞᱮᱫ ᱠᱟᱱᱟ ᱥᱚᱢᱟᱱ ᱚᱫᱷᱤᱠᱟᱨ ᱨᱮᱭᱟᱜ ᱠᱟᱛᱷᱟ ᱵᱚᱱ ᱧᱟᱢᱮᱫ ᱠᱟᱱᱟ ᱡᱚᱛᱚ ᱦᱚᱲ ᱜᱮ ᱥᱚᱢᱟᱱ ᱚᱫᱷᱤᱠᱟᱨ ᱢᱮᱱᱟᱜ ᱛᱟᱵᱚᱱᱟ ᱛᱚ ᱵᱤᱥᱮᱥ ᱜᱮ ᱱᱚᱣᱟ ᱠᱚ ᱡᱟᱛᱮ ᱥᱚᱢᱟᱱ ᱚᱫᱷᱤᱠᱟᱨ ᱵᱚᱱ ᱧᱟᱢ ᱫᱟᱲᱮᱭᱟᱜ ᱚᱱᱟ ᱠᱚ ᱵᱟᱵᱚᱫ ᱜᱮ ᱛᱮᱦᱮᱧᱟᱜ ᱫᱤᱱ ᱠᱚ ᱫᱚᱦᱚ ᱟᱠᱟᱫᱼᱟ ᱱᱤᱛᱚᱜ ᱟᱵᱚ ᱥᱚᱨᱠᱟᱨ ᱱᱟᱠᱷᱟ ᱠᱷᱚᱱ ᱵᱚᱱ ᱧᱮᱞ ᱞᱮᱠᱷᱟᱡ ᱡᱮᱞᱮᱠᱟ ᱥᱚᱨᱠᱟᱨᱤ ᱱᱟᱠᱷᱟ ᱨᱮᱵᱚᱱ ᱢᱮᱱ ᱞᱮᱠᱷᱟᱡ ᱡᱮᱞᱮᱠᱟ ᱡᱚᱵᱽ ᱠᱟᱨᱰ ᱡᱚᱵᱽ ᱠᱟᱨᱰ ᱨᱮᱫᱚ ᱡᱟᱦᱟᱱ ᱤᱭᱟᱹ ᱜᱮ ᱵᱟᱹᱱᱩᱜᱼᱟ ᱡᱟᱦᱟᱸᱭ ᱪᱟᱦᱮ ᱜᱚᱜᱚ ᱦᱚᱲᱮ ᱠᱟᱹᱢᱤ ᱪᱟᱦᱮ ᱵᱟᱵᱟ ᱦᱚᱲᱮ ᱠᱟᱹᱢᱤ ᱦᱟᱹᱡᱽᱨᱤ ᱫᱚ ᱥᱚᱢᱟᱱ ᱜᱮᱭᱟ ᱥᱚᱨᱠᱟᱨ ᱥᱮᱫ ᱠᱷᱚᱱ ᱛᱤᱱᱟᱹᱜ ᱱᱤᱨᱤᱠ ᱠᱟᱱᱟ ᱤᱱᱟᱹᱜ ᱜᱮ ᱧᱟᱢᱚᱜ ᱠᱟᱱᱟ ᱛᱚ ᱚᱱᱮ ᱚᱱᱠᱟᱱᱟᱜ ᱟᱵᱚᱨᱮ ᱤᱠᱩᱭᱮᱞᱤᱴᱤ ᱛᱟᱦᱮᱱ ᱡᱟᱹᱨᱩᱲ ᱛᱟᱵᱚᱱᱟ ᱛᱟᱦᱮᱱ ᱡᱟᱹᱨᱩᱲᱟ ᱜᱚᱜᱚ ᱠᱚ ᱡᱚᱛᱚ ᱠᱚ ᱪᱤᱠᱟᱹ ᱫᱟᱲᱮᱭᱟᱜᱼᱟ ᱡᱮᱞᱮᱠᱟ ᱯᱷᱚᱨ ᱮᱠᱡᱟᱢᱯᱚᱞ ᱱᱤᱛᱤᱡ ᱤᱱᱰᱤᱭᱟ ᱨᱮᱱ ᱡᱚᱛᱚ ᱠᱷᱚᱱ ᱞᱟᱹᱴᱩᱭᱤᱡ ᱢᱮᱛᱟᱭ ᱢᱮ ᱯᱨᱮᱥᱤᱰᱮᱱᱴ ᱥᱤᱴ ᱨᱮ ᱜᱚᱜᱚ ᱦᱚᱲ ᱢᱮᱱᱟᱭᱟ ᱱᱤᱛᱚᱜ ᱜᱚᱜᱚ ᱦᱚᱲ ᱢᱮᱱᱟᱭᱟ ᱢᱮᱛᱟᱜ ᱢᱮ ᱜᱚᱜᱚ ᱠᱚᱦᱚᱸ ᱡᱚᱛᱚ ᱠᱚ ᱪᱮᱠᱟ ᱫᱟᱲᱮᱭᱟᱜᱼᱟ ᱢᱮᱱᱛᱮ ᱢᱤᱫᱴᱮᱱ ᱵᱚᱱ ᱵᱩᱡᱷᱟᱹᱣ ᱫᱟᱲᱮᱭᱟᱜ ᱠᱟᱱᱟ ᱚᱱᱟ ᱠᱚ ᱫᱤᱥᱟᱹᱭ ᱞᱟᱹᱜᱤᱫ ᱛᱮᱜᱮ ᱛᱮᱦᱮᱧᱟᱜ ᱫᱤᱱ ᱫᱚ ᱢᱟᱱᱟᱜ ᱠᱟᱱᱟ ᱟᱨ ᱦᱩᱭ ᱫᱟᱲᱮᱭᱟᱜᱼᱟ ᱨᱚᱲ ᱠᱚᱨᱮ ᱚᱠᱟ ᱠᱚᱨᱮ ᱪᱚᱧ ᱵᱷᱩᱞ ᱠᱮᱫᱟ ᱡᱟᱭᱦᱳᱠ ᱴᱷᱤᱠ ᱜᱮᱭᱟ ᱟᱨ ᱱᱤᱭᱟᱹ ᱠᱚ ᱱᱤᱭᱟᱹ ᱛᱮᱜᱮ ᱛᱮᱦᱮᱧᱟᱜ ᱫᱤᱱ ᱢᱟᱱᱟᱜ ᱠᱟᱱᱟ ᱟᱞᱮ ᱫᱚ ᱡᱟᱜᱮ ᱚᱱᱮ ᱚᱱᱠᱟ ᱯᱨᱚᱛᱮᱠ ᱵᱚᱪᱷᱚᱨ ᱜᱮ ᱚᱱᱮ ᱚᱱᱠᱟ ᱡᱟᱜᱮᱞᱮ ᱨᱟᱹᱥᱠᱟᱹ ᱦᱚᱪᱚ ᱠᱚᱣᱟ ᱟᱛᱳ ᱠᱚᱨᱮᱱ ᱜᱚᱜᱚ ᱠᱚ ᱡᱮ ᱢᱤᱫ ᱵᱟᱨ ᱚᱱᱠᱟ ᱠᱷᱮᱞᱟ ᱠᱚ ᱚᱨᱜᱟᱱᱟᱭᱤᱡᱚᱜᱼᱟ ᱵᱤᱥᱮᱥ ᱜᱮ ᱮᱱ ᱡᱤ ᱳ ᱢᱮᱱᱟᱜᱼᱟ ᱱᱚᱰᱮ ᱮᱞ ᱰᱚᱵᱽᱞᱩ ᱮᱥ ᱟᱭ ᱴᱤ ᱩᱱᱠᱩ ᱠᱚ ᱚᱨᱜᱟᱱᱟᱭᱤᱡᱟ ᱯᱨᱳᱜᱨᱟᱢ ᱫᱚ ᱟᱞᱮ ᱠᱚᱫᱚ ᱥᱟᱯᱳᱨᱴ ᱨᱮᱞᱮ ᱛᱟᱦᱮᱱᱟ ᱟᱨ ᱡᱮ ᱯᱨᱚᱛᱛᱮᱠ ᱵᱚᱪᱷᱚᱨ ᱨᱮᱭᱟᱜ ᱟᱴ ᱢᱟᱨᱪ ᱛᱟᱹᱨᱤᱠᱷ ᱫᱚ ᱱᱚᱝᱠᱟ ᱜᱮ ᱡᱟᱣᱜᱮ ᱠᱟᱹᱴᱤᱡ ᱢᱟᱹᱴᱤᱡ ᱯᱨᱳᱜᱨᱟᱢ ᱦᱩᱭᱩᱜᱼᱟ ᱠᱷᱟᱴᱚ ᱮᱣᱟᱨᱱᱮᱥ ᱟᱨ ᱥᱟᱶᱛᱮ ᱱᱚᱝᱠᱟ ᱢᱤᱫ ᱵᱟᱨ ᱜᱮᱢᱥ ᱠᱚ ᱟᱨ ᱚᱱᱟ ᱫᱚ ᱡᱟᱜᱮ ᱩᱱᱠᱩ ᱠᱚ ᱨᱟᱹᱥᱠᱟᱹᱜᱼᱟ ᱡᱟᱜᱮ ᱢᱤᱫ ᱵᱟᱨ ᱠᱟᱹᱴᱤᱡ ᱢᱟᱹᱴᱤᱡ ᱯᱨᱟᱭᱤᱡᱽ ᱠᱚ ᱧᱟᱢᱟ ᱚᱱᱟ ᱦᱚᱸ ᱚᱠᱟ ᱫᱚ ᱟᱠᱚ ᱠᱚ ᱡᱟᱹᱨᱩᱲ ᱠᱚᱣᱟ ᱢᱟᱱᱮ ᱫᱟᱠᱟ ᱩᱛᱩ ᱚᱠᱛᱮ ᱚᱱᱠᱟᱱᱟᱜ ᱯᱨᱟᱭᱤᱡᱽ ᱜᱮᱞᱮ ᱫᱚᱦᱚ ᱞᱮᱫᱟ ᱟᱨ ᱡᱟᱭᱦᱳᱠ ᱢᱚᱡᱽ ᱦᱩᱭᱱᱟ ᱟᱨ ᱢᱚᱡᱽ ᱠᱚ ᱯᱟᱨᱴᱤᱥᱤᱯᱮᱴ ᱠᱟᱫᱟ ᱟᱭᱢᱟ ᱞᱮᱠᱟᱱᱟᱜ ᱠᱷᱮᱞᱟ ᱳᱭ ᱥᱚᱢᱚᱭ ᱠᱚᱨᱮ ᱚᱠᱩᱞᱟᱹᱱ ᱦᱚᱸ ᱛᱟᱦᱮᱸ ᱠᱟᱱᱟ ᱚᱱᱟᱛᱮ ᱟᱹᱰᱤ ᱵᱟᱹᱲᱛᱤ ᱫᱚ ᱵᱟᱞᱮ ᱠᱷᱮᱞᱟ ᱦᱚᱪᱚ ᱞᱮᱫ ᱠᱚᱣᱟ ᱵᱟᱨᱭᱟ ᱟᱭᱴᱮᱢ ᱨᱮᱭᱟᱜ ᱠᱷᱮᱞᱟ ᱞᱮ ᱠᱷᱮᱞᱟ ᱦᱚᱪᱚ ᱠᱮᱫ ᱠᱚᱣᱟ ᱛᱚ ᱡᱟᱭᱦᱳᱠ ᱴᱷᱤᱠ ᱜᱮᱭᱟ ᱯᱟᱥᱮᱡ ᱵᱚᱱ ᱵᱩᱡᱷᱟᱹᱣ ᱠᱮᱫᱟ ᱛᱚ ᱴᱷᱤᱠ ᱜᱮᱭᱟ ᱟᱨ ᱵᱷᱤᱰᱤᱭᱳ ᱦᱚᱸ ᱟᱹᱰᱤ ᱵᱟᱹᱧ ᱡᱤᱞᱤᱧ ᱥᱟᱱᱟᱭᱮᱫᱤᱧ ᱠᱟᱱᱟ ᱱᱤᱭᱟᱹ ᱛᱮᱦᱮᱧᱟᱜ ᱵᱷᱤᱰᱤᱭᱳ ᱫᱚ ᱛᱟᱦᱮᱸ ᱠᱟᱱᱟ ᱟᱨᱦᱚᱸ ᱱᱚᱝᱠᱟ ᱜᱮ ᱡᱟᱣᱜᱮ ᱧᱮᱞ ᱤᱫᱤ ᱛᱟᱵᱚᱱ ᱯᱮ ᱟᱨ ᱢᱩᱪᱟᱹᱫ ᱨᱮ ᱢᱤᱫᱴᱮᱡ ᱠᱟᱛᱷᱟᱧ ᱨᱚᱲᱟ ᱡᱟᱦᱟᱸᱭ ᱪᱮᱱᱮᱞ ᱨᱮ ᱱᱟᱣᱟ ᱯᱮ ᱧᱮᱞ ᱠᱮᱫᱟ ᱫᱟᱭᱟ ᱠᱟᱛᱮ ᱪᱮᱱᱮᱞ ᱫᱚ ᱥᱟᱵᱥᱠᱨᱟᱭᱤᱵ ᱯᱮ ᱮᱠᱟᱞ ᱛᱮᱜᱮ ᱟᱞᱚᱯᱮ ᱦᱤᱲᱤᱧᱟ ᱮᱱᱛᱮᱫ ᱟᱯᱮ ᱨᱮᱱ ᱵᱚᱭᱦᱟ ᱠᱟᱹᱱᱟᱹᱧ ᱛᱷᱚᱲᱟ ᱜᱟᱱ ᱫᱚ ᱜᱚᱲᱚᱣᱟᱹᱧ ᱯᱮ ᱟᱨ ᱜᱚᱲᱚ ᱜᱚᱯᱚᱲ ᱟᱵᱚ ᱨᱮ ᱛᱟᱦᱮᱱ ᱠᱷᱟᱱ ᱛᱚᱵᱮ ᱟᱹᱱᱤᱡ ᱜᱮ ᱟᱵᱚ ᱫᱚᱵᱚᱱ ᱞᱟᱦᱟ ᱫᱟᱲᱮᱭᱟᱜᱼᱟ ᱛᱚ ᱴᱷᱤᱠ ᱜᱮᱭᱟ ᱟᱪᱪᱷᱟ ᱢᱮᱱᱠᱷᱟᱱ ᱱᱚᱸᱰᱮ ᱜᱮ ᱨᱚᱲ ᱠᱟᱛᱮ ᱢᱩᱪᱟᱹᱫ ᱠᱮᱫᱟ ᱟᱨᱦᱚᱸ ᱵᱚᱱ ᱧᱟᱯᱟᱢᱟ ᱢᱤᱫᱴᱮᱡ ᱜᱟᱯᱟ ᱢᱤᱫᱴᱮᱡ ᱱᱟᱣᱟ ᱵᱷᱞᱚᱜᱽ ᱵᱷᱤᱰᱤᱭᱳ ᱟᱛᱮ ᱢᱟ ᱮᱱᱠᱷᱟᱱ ᱡᱚᱛᱚ ᱠᱚ ᱡᱚᱦᱟᱨ